ᱦᱟᱭ ᱜᱟᱛᱮ ᱠᱚ ᱛᱤᱦᱤᱧ ᱫᱚ ᱵᱚᱞᱚᱠ ᱫᱚ ᱜᱟᱛᱮ ᱠᱚ ᱵᱟᱹᱧ ᱢᱮᱱᱟ ᱛᱤᱦᱤᱧ ᱫᱚ ᱡᱟᱦᱟᱸ ᱢᱟᱱᱮ ᱱᱮᱛᱟᱨ ᱡᱟᱦᱟᱸ ᱪᱟᱞᱟᱜ ᱠᱟᱱᱟ ᱟᱨᱠᱤ ᱨᱤᱭᱮᱞ ᱚᱱᱟ ᱢᱤᱫᱴᱟᱝ ᱜᱚᱞᱯᱷᱚ ᱢᱤᱫᱴᱟᱝ ᱜᱷᱚᱴᱚᱱᱟᱧ ᱞᱟᱹᱭ ᱟᱯᱮ ᱠᱟᱱᱟ ᱜᱟᱛᱮ ᱠᱚ ᱢᱟᱱᱮ ᱡᱟᱦᱟᱸ ᱱᱮᱛᱟᱨ ᱢᱟᱱᱮ ᱜᱤᱫᱽᱨᱟᱹ ᱠᱚᱠᱚ ᱠᱚᱲᱟ ᱜᱤᱫᱽᱨᱟᱹ ᱠᱩᱲᱤ ᱜᱤᱫᱽᱨᱟᱹ ᱡᱟᱦᱟᱸ ᱠᱚ ᱪᱤᱠᱟᱹᱭᱮᱫᱟ ᱜᱟᱛᱮ ᱠᱚ ᱢᱟᱱᱮ ᱚᱱᱟᱜᱮ ᱛᱤᱦᱤᱧ ᱫᱚ ᱠᱟᱹᱴᱤᱡ ᱤᱧ ᱞᱟᱹᱭ ᱟᱯᱮ ᱞᱟᱹᱜᱤᱫ ᱵᱩᱡᱽ ᱠᱮᱫᱟ ᱯᱮ ᱜᱟᱛᱮ ᱠᱚ ᱢᱟᱱᱮ ᱱᱮᱛᱟᱨ ᱡᱟ ᱦᱩᱭ ᱠᱟᱱᱟ ᱡᱩᱜᱽ ᱜᱟᱛᱮ ᱠᱚ ᱞᱟᱹᱭ ᱛᱮ ᱵᱟᱯᱮ ᱵᱤᱥᱥᱟᱹᱥᱚᱜᱼᱟ ᱢᱟᱱᱮ ᱠᱩᱲᱤ ᱜᱤᱫᱽᱨᱟᱹ ᱠᱤᱝᱵᱟ ᱠᱚᱲᱟ ᱜᱤᱫᱽᱨᱟᱹ ᱢᱟᱱᱮ ᱪᱮᱫ ᱠᱚ ᱞᱟᱹᱭᱟ ᱚᱠᱚᱭ ᱦᱚᱸ ᱢᱟᱱᱮ ᱟᱭᱳ ᱵᱟᱵᱟᱣᱟᱜ ᱠᱟᱛᱷᱟ ᱫᱚ ᱵᱟᱠᱚ ᱟᱸᱡᱚᱢᱟ ᱜᱟᱛᱮ ᱠᱚ ᱟᱠᱚ ᱢᱟᱱᱮ ᱡᱟᱦᱟᱸ ᱠᱚ ᱵᱩᱡᱟ ᱚᱱᱟ ᱠᱚ ᱪᱤᱠᱟᱹᱭᱟ ᱢᱤᱫᱴᱟᱝ ᱛᱟᱦᱚᱞᱮ ᱜᱚᱞᱯᱷᱚᱧ ᱞᱟᱹᱭ ᱟᱯᱮ ᱠᱟᱱᱟ ᱜᱟᱛᱮ ᱠᱚ ᱦᱮᱸ ᱟᱸᱡᱚᱢ ᱛᱟᱵᱚᱱ ᱯᱮ ᱢᱟᱱᱮ ᱢᱤᱫᱴᱟᱝ ᱠᱩᱲᱤ ᱜᱤᱫᱽᱨᱟᱹ ᱵᱩᱡᱽ ᱠᱮᱫᱟ ᱯᱮ ᱢᱤᱫᱴᱟᱝ ᱠᱚᱲᱟ ᱜᱤᱫᱽᱨᱟᱹ ᱵᱷᱟᱞᱮᱭᱟᱭ ᱠᱟᱱ ᱛᱟᱦᱮᱸᱫ ᱫᱤᱭᱮ ᱯᱚᱨ ᱩᱱᱤ ᱥᱟᱶᱛᱮ ᱟᱨᱠᱤ ᱢᱟᱱᱮ ᱪᱟᱞᱟᱣ ᱮᱱᱟᱭ ᱟᱨᱠᱤ ᱢᱟᱱᱮ ᱥᱟᱛ ᱫᱤᱱ ᱯᱚᱨᱮ ᱢᱟᱱᱮ ᱩᱱᱤ ᱠᱩᱲᱤ ᱜᱤᱫᱽᱨᱟᱹ ᱟᱭᱳ ᱵᱟᱵᱟ ᱚᱲᱟᱜ ᱦᱮᱡ ᱮᱱᱟᱭ ᱵᱩᱡᱽ ᱠᱮᱫᱟ ᱯᱮ ᱟᱭᱳ ᱵᱟᱵᱟ ᱚᱲᱟᱜ ᱦᱮᱡ ᱠᱟᱛᱮᱫ ᱫᱤᱭᱮ ᱦᱮᱡ ᱠᱟᱱᱟᱭ ᱫᱤᱭᱮ ᱯᱚᱨ ᱠᱩᱲᱤ ᱜᱤᱫᱽᱨᱟᱹ ᱡᱟᱦᱟᱸ ᱟᱡ ᱵᱟᱵᱟ ᱩᱱᱤ ᱢᱮᱛᱟᱭ ᱠᱟᱱᱟ ᱦᱮᱸ ᱢᱟᱹᱭ ᱩᱱᱫᱤᱱ ᱚᱠᱟᱨᱮᱢ ᱛᱟᱦᱮᱸᱭᱮᱱᱟ ᱢᱟᱱᱮ ᱚᱠᱟᱛᱮᱢ ᱪᱟᱞᱟᱣ ᱞᱮᱱᱟ ᱟᱫᱚᱭ ᱞᱟᱹᱭᱫᱟ ᱤᱧ ᱡᱟᱶᱟᱭᱮ ᱠᱟᱹᱱᱟᱹᱧ ᱵᱩᱡᱽ ᱠᱮᱫᱟ ᱯᱮ ᱚᱱᱠᱟ ᱰᱟᱭᱨᱮᱠᱴ ᱮ ᱢᱮᱛᱟᱭ ᱠᱟᱱᱟ ᱡᱟᱶᱟᱭᱮ ᱠᱟᱹᱱᱟᱹᱧ ᱟᱫᱚ ᱟᱡ ᱵᱟᱵᱟᱭ ᱞᱟᱹᱭᱫᱟ ᱤᱧᱟᱹᱜ ᱠᱟᱛᱷᱟ ᱠᱟᱹᱴᱤᱡ ᱦᱚᱸ ᱵᱟᱢ ᱪᱤᱱᱛᱟᱹ ᱞᱮᱫᱟ ᱩᱱᱟᱹᱜ ᱠᱟᱹᱴᱤᱡ ᱠᱷᱚᱱᱤᱧ ᱦᱟᱨᱟ ᱠᱮᱫ ᱢᱮᱭᱟ ᱟᱨ ᱚᱱᱠᱟᱢ ᱡᱟᱶᱟᱭᱮᱱᱟ ᱤᱧ ᱠᱤ ᱵᱟᱹᱧ ᱡᱟᱶᱟᱭ ᱫᱟᱲᱮᱭᱟᱢ ᱠᱮᱢᱟ ᱵᱩᱡᱽ ᱠᱮᱫᱟ ᱯᱮ ᱟᱨ ᱫᱤᱭᱮᱯᱚᱨ ᱚᱱᱟᱭ ᱢᱮᱛᱟ ᱫᱮᱭᱟ ᱟᱡ ᱵᱟᱵᱟ ᱫᱤᱭᱮᱯᱚᱨ ᱟᱡ ᱜᱚᱜᱚᱭ ᱢᱮᱛᱟᱭ ᱠᱟᱱᱟ ᱛᱟᱦᱚᱞᱮ ᱠᱟᱹᱴᱤᱡ ᱦᱚᱸ ᱟᱹᱞᱤᱧᱟᱜ ᱠᱟᱛᱷᱟ ᱫᱚ ᱵᱟᱢ ᱫᱤᱥᱟᱹ ᱞᱮᱫᱟ ᱦᱮᱸ ᱩᱱᱟᱹᱜ ᱠᱚᱥᱴᱚ ᱠᱟᱛᱮ ᱟᱢ ᱵᱟᱵᱟᱭ ᱦᱟᱨᱟ ᱠᱮᱫ ᱢᱮᱭᱟ ᱟᱹᱜᱩ ᱠᱮᱫ ᱢᱮᱭᱟᱭ ᱡᱚᱛᱚ ᱠᱤᱪᱷᱩ ᱪᱮᱫ ᱛᱮᱞᱤᱧ ᱚᱵᱷᱟᱵᱽ ᱠᱟᱜ ᱢᱮᱭᱟ ᱛᱟᱨ ᱢᱚᱫᱽᱫᱷᱮ ᱟᱹᱞᱤᱧ ᱠᱤ ᱵᱟᱹᱞᱤᱧ ᱡᱟᱶᱟᱭ ᱫᱟᱲᱮᱭᱟᱢ ᱠᱮᱭᱟ ᱚᱱᱟ ᱦᱚᱸ ᱟᱡ ᱜᱚᱜᱚᱭ ᱢᱮᱛᱟ ᱫᱮᱭᱟ ᱢᱮᱛᱟᱭ ᱠᱟᱱᱟ ᱟᱡ ᱜᱚᱭ ᱞᱟᱹᱭᱫᱟ ᱡᱟᱦᱟᱸ ᱨᱮᱜᱮᱢ ᱛᱟᱦᱮᱱ ᱵᱷᱟᱞᱮ ᱛᱮ ᱛᱟᱦᱮᱱ ᱢᱮ ᱢᱟᱱᱮ ᱜᱚᱜᱚᱣᱟᱜ ᱢᱚᱱᱮ ᱛᱚᱯᱮ ᱵᱟᱲᱟᱭ ᱜᱮᱭᱟ ᱢᱟᱱᱮ ᱟᱭᱩᱣᱟᱜ ᱢᱚᱱᱮ ᱫᱚ ᱚᱱᱠᱟᱱ ᱜᱮᱭᱟ ᱫᱤᱭᱮᱯᱚᱨ ᱠᱚᱲᱟ ᱜᱤᱫᱽᱨᱟᱹ ᱟᱡ ᱫᱟᱫᱟ ᱟᱫᱚᱭ ᱢᱮᱛᱟᱭ ᱠᱟᱱᱟ ᱢᱮᱛᱟᱭᱟ ᱟᱢ ᱠᱟᱹᱴᱤᱡ ᱦᱚᱸ ᱢᱟᱱᱮ ᱪᱮᱫ ᱠᱚ ᱞᱟᱹᱭᱟ ᱟᱢ ᱠᱟᱹᱴᱤᱡ ᱦᱚᱸ ᱵᱩᱡᱽ ᱵᱟᱹᱱᱩᱜ ᱛᱟᱢᱟ ᱦᱮᱸ ᱢᱤᱫ ᱫᱷᱟᱣ ᱵᱟᱢ ᱞᱟᱹᱭ ᱫᱟᱲᱮᱭᱟᱫᱟ ᱦᱮᱸ ᱜᱚᱜᱚ ᱛᱟᱹᱠᱤᱱᱟᱜ ᱟᱭᱳ ᱵᱟᱵᱟ ᱛᱟᱹᱠᱤᱱᱟᱜ ᱥᱚᱱᱢᱟᱱ ᱡᱚᱛᱚᱢ ᱰᱩᱵᱟᱹ ᱪᱟᱵᱟ ᱠᱮᱫᱟ ᱢᱟᱱᱮ ᱩᱱᱤ ᱦᱚᱸ ᱚᱱᱠᱟᱭ ᱢᱮᱛᱟᱭ ᱠᱟᱱᱟ ᱟᱫᱚ ᱩᱱᱤ ᱠᱩᱲᱤ ᱜᱤᱫᱽᱨᱟᱹ ᱪᱮᱫ ᱞᱟᱹᱭ ᱠᱮᱫᱟᱭ ᱵᱟᱲᱟᱭᱟᱢ ᱵᱟᱲᱟᱭ ᱯᱮ ᱜᱟᱛᱮ ᱠᱚ ᱞᱟᱹᱭ ᱠᱮᱫᱟᱭ ᱪᱮᱫ ᱵᱟᱲᱟᱭ ᱯᱮ ᱞᱟᱹᱭ ᱫᱟᱭ ᱤᱧ ᱫᱚ ᱟᱯᱮᱭᱟᱜ ᱱᱚᱣᱟ ᱚᱯᱚᱢᱟᱱ ᱞᱟᱹᱜᱤᱫ ᱛᱮᱫᱚ ᱢᱟᱱᱮ ᱤᱧ ᱚᱯᱚᱢᱟᱱ ᱦᱚᱪᱚ ᱞᱟᱹᱜᱤᱫ ᱛᱮᱫᱚ ᱱᱚᱰᱮ ᱫᱚ ᱵᱟᱹᱧ ᱦᱮᱡ ᱟᱠᱟᱱᱟ